ᱵᱟᱦᱟ ᱢᱟᱴᱤ ᱞᱟᱹᱭ ᱠᱚ ᱢᱮᱱᱚᱜ ᱮᱠᱚ ᱛᱟᱞᱮ ᱵᱟᱦᱟ ᱚᱱᱮ ᱚᱱᱟ ᱟᱨ ᱱᱟᱛᱮ ᱫᱚ ᱱᱟᱛᱮ ᱱᱟᱛᱮ ᱱᱟᱛᱮ ᱛᱮᱦᱮᱧ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱟᱨ ᱧᱮᱞ ᱧᱮᱞ ᱯᱮ ᱦᱟᱸᱜ ᱮᱴᱮ ᱦᱤᱡᱩᱜ ᱢᱮ ᱦᱤᱡᱩᱜ ᱢᱮᱢ ᱧᱮᱞᱚᱜ ᱠᱷᱟᱱ ᱟᱨ ᱵᱟᱦᱟ ᱠᱚᱞᱟᱝ ᱫᱮᱠᱷᱟᱣ ᱧᱚᱜ ᱟᱠᱚᱣᱟ ᱪᱮᱫ ᱞᱮᱠᱟ ᱵᱷᱤᱛ ᱨᱮ ᱢᱮᱱᱟᱜᱼᱟ ᱟᱨ ᱧᱮᱞ ᱯᱮ ᱦᱟᱸᱜ ᱵᱟᱦᱟ ᱠᱚ ᱪᱮᱫ ᱞᱮᱠᱟ ᱢᱮᱱᱟᱜᱼᱟ ᱛᱚ ᱵᱟᱨᱦᱮ ᱥᱮᱫ ᱨᱮ ᱵᱟᱦᱟ ᱫᱚ ᱢᱮᱱᱟᱜᱼᱟ ᱱᱚᱛᱮ ᱨᱮᱫᱚ ᱵᱟᱹᱱᱩᱜᱼᱟ ᱱᱚᱣᱟ ᱫᱚ ᱚᱲᱟᱜ ᱵᱷᱤᱛᱤᱨ ᱠᱟᱱᱟ ᱟᱨ ᱱᱚᱜᱼᱚ ᱱᱚᱛᱮ ᱨᱮ ᱚᱲᱟᱜ ᱵᱷᱤᱛᱤᱨ ᱠᱟᱱᱟ ᱱᱚᱣᱟ ᱫᱚ ᱱᱚᱰᱮ ᱫᱚ ᱵᱟᱹᱱᱩᱜᱼᱟ ᱵᱟᱦᱟ ᱠᱚᱫᱚ ᱵᱟᱨᱦᱮ ᱥᱮᱫ ᱨᱮ ᱦᱟᱸᱜ ᱞᱤᱧ ᱫᱮᱠᱷᱟᱣ ᱟᱯᱮᱭᱟ ᱟᱝᱠᱤᱛᱟ ᱚᱠᱟᱭᱮᱱ ᱪᱚᱝ ᱟᱨ ᱦᱤᱡᱩᱜ ᱟᱭ ᱦᱟᱸᱜ ᱦᱮᱸ ᱥᱮ ᱤᱱᱟᱹ ᱯᱚᱨᱮ ᱦᱟᱸᱜ ᱞᱤᱧ ᱫᱮᱠᱷᱟᱣ ᱟᱯᱮᱭᱟ ᱪᱮᱫ ᱞᱮᱠᱟ ᱵᱟᱦᱟ ᱠᱚ ᱟᱹᱰᱤ ᱵᱮᱥ ᱵᱮᱥ ᱵᱟᱦᱟ ᱠᱚ ᱢᱮᱱᱟᱜᱼᱟ ᱟᱝᱠᱤᱛᱟ ᱦᱤᱡᱩᱜ ᱢᱮ ᱴᱤ ᱮᱴᱤ ᱦᱤᱡᱩᱜ ᱢᱮ ᱧᱮᱞ ᱧᱮᱞ ᱯᱮ ᱦᱟᱸᱜ ᱵᱟᱦᱟ ᱠᱚ ᱟᱨ ᱫᱟᱜ ᱫᱚ ᱫᱩᱞᱟᱜᱼᱟᱭ ᱚᱝᱠᱤᱛᱟ ᱜᱮ ᱦᱟᱸᱜ ᱟᱨ ᱩᱱᱟᱹᱜ ᱵᱮᱥ ᱫᱚ ᱵᱟᱭ ᱵᱮᱥᱟ ᱛᱚ ᱱᱚᱝᱠᱟ ᱜᱮ ᱵᱮᱱᱟᱣ ᱠᱟᱱᱟ ᱩᱱᱟᱹᱜ ᱫᱚ ᱵᱟᱭ ᱪᱮᱨᱦᱟᱣᱟ ᱟᱫᱚ ᱵᱟᱦᱟ ᱫᱚ ᱪᱮᱨᱦᱟ ᱜᱮ ᱛᱟᱦᱮᱱᱟ ᱟᱨ ᱧᱮᱞ ᱯᱮ ᱦᱟᱸᱜ ᱪᱮᱫ ᱞᱮᱠᱟ ᱚᱱᱟ ᱵᱟᱦᱟ ᱠᱚ ᱱᱚᱣᱟ ᱥᱟᱹᱜᱩᱱ ᱥᱚᱦᱨᱟᱭ ᱨᱮ ᱪᱮᱫ ᱞᱮᱠᱟ ᱧᱮᱞᱚᱜ ᱠᱟᱱᱟ ᱵᱟᱦᱟ ᱠᱚ ᱵᱮᱱᱟᱣ ᱧᱚᱜ ᱟᱠᱟᱱᱟ ᱠᱤᱪᱷᱩ ᱜᱟᱱ ᱛᱚ ᱚᱝᱠᱤᱛᱟ ᱚᱠᱟ ᱥᱮᱫ ᱪᱚᱭ ᱪᱟᱞᱟᱣ ᱠᱟᱱᱟ ᱡᱚᱞᱫᱤ ᱦᱤᱡᱩᱜ ᱢᱮᱴᱤ ᱵᱟᱦᱟ ᱠᱚᱞᱟᱝ ᱫᱮᱠᱷᱟᱣ ᱧᱚᱜ ᱟᱠᱚᱣᱟ ᱟᱨ ᱦᱟᱱᱛᱮ ᱨᱮ ᱪᱮᱫ ᱞᱮᱠᱟ ᱢᱮᱱᱟᱜᱼᱟ ᱪᱮᱫ ᱪᱮᱫ ᱵᱟᱦᱟ ᱠᱚ ᱢᱮᱱᱟᱜᱼᱟ ᱚᱱᱟ ᱠᱚᱞᱟᱝ ᱫᱮᱠᱷᱟᱣ ᱧᱚᱜ ᱟᱠᱚᱣᱟ ᱦᱤᱡᱩᱜ ᱢᱮ ᱟᱪᱪᱷᱟ ᱴᱷᱤᱠ ᱜᱮᱭᱟ

ᱥᱟᱠᱟᱢ ᱠᱚ ᱟᱨ ᱱᱚᱜᱼᱚ ᱱᱚᱣᱟ ᱟᱹᱰᱤ ᱪᱮᱦᱨᱟ ᱧᱮᱞᱚᱜ ᱠᱟᱱᱟ ᱱᱚᱜᱼᱚ ᱱᱚᱣᱟ ᱵᱟᱦᱟ ᱠᱩᱥᱤᱭᱟᱜ ᱠᱷᱟᱱ ᱯᱮ ᱞᱟᱭᱤᱠ ᱧᱚᱜ ᱠᱟᱜ ᱱᱚᱜᱼᱚᱭ ᱟᱨ ᱱᱚᱛᱮ ᱯᱟᱥᱴᱟ ᱦᱚᱸ ᱢᱮᱱᱟᱜᱼᱟ ᱱᱚᱛᱮ ᱯᱟᱥᱴᱟ ᱢᱮᱱᱟᱜᱼᱟ ᱱᱚᱛᱮ ᱫᱚ ᱠᱟᱹᱡ ᱜᱮ ᱵᱟᱦᱟ ᱢᱮᱱᱟᱜᱼᱟ ᱱᱚᱜᱼᱚᱭ ᱱᱚᱛᱮ ᱞᱟᱝ ᱫᱮᱠᱷᱟᱣ ᱠᱟᱱᱟ ᱱᱚᱜᱼᱚ ᱱᱚᱛᱮ ᱵᱟᱦᱟ ᱢᱮᱱᱟᱜᱼᱟ

ᱩᱱᱟᱹᱜ ᱪᱟᱯ ᱧᱮᱞᱚᱜ ᱠᱟᱱᱟ